ᱡᱚᱦᱟᱨ ᱜᱮ ᱜᱟᱛᱮ ᱠᱚ ᱛᱤᱧ ᱟᱹᱰᱤ ᱩᱛᱟᱹᱨ ᱦᱚᱲ ᱠᱚ ᱢᱮᱱᱟ ᱜᱚᱡ ᱩᱛᱟᱹᱨ ᱢᱮᱭᱟᱞᱟᱝ ᱜᱚᱡ ᱩᱛᱟᱹᱨ ᱢᱮᱭᱟᱹᱧ ᱜᱚᱡ ᱩᱛᱟᱹᱨᱤᱭᱟᱹᱧ ᱜᱚᱡ ᱩᱛᱟᱹᱨ ᱠᱚᱣᱟᱹᱧ ᱜᱚᱡ ᱩᱛᱟᱹᱨ ᱠᱚᱣᱟᱹᱧ ᱢᱮᱱᱛᱮᱫ ᱠᱚ ᱢᱮᱱᱟ ᱢᱮᱱᱠᱷᱟᱱ ᱵᱟᱠᱚ ᱜᱚᱡ ᱫᱟᱲᱮ ᱟᱠᱚᱣᱟ ᱟᱨ ᱟᱹᱰᱤ ᱩᱛᱟᱹᱨ ᱦᱚᱲ ᱫᱚ ᱵᱟᱠᱚ ᱨᱚᱲ ᱵᱟᱲᱟᱭᱟ ᱡᱮ ᱚᱠᱚᱭ ᱜᱚᱡᱮᱭᱟ ᱡᱚᱠᱷᱚᱱ ᱡᱟᱦᱟᱸᱭ ᱜᱚᱡ ᱠᱮᱫᱮᱭᱟ ᱛᱟᱨᱯᱚᱨᱮ ᱦᱚᱲ ᱠᱚ ᱵᱟᱰᱟᱭᱟ ᱚᱱᱠᱟᱱ ᱦᱚᱲ ᱠᱷᱟᱱ ᱫᱚ ᱤᱧ ᱫᱚ ᱵᱟᱪᱚᱧ ᱵᱟᱰᱟᱭ ᱠᱟᱱ ᱛᱟᱦᱮᱸ ᱠᱟᱱ ᱟᱭᱢᱟ ᱜᱚᱜᱚ ᱦᱚᱲ ᱦᱚᱸ ᱚᱱᱠᱟ ᱠᱚ ᱧᱮᱞᱚᱜᱼᱟ ᱥᱮᱠᱚ ᱢᱮᱱᱟ ᱠᱚ ᱡᱟᱶᱟᱭᱚᱜ ᱟᱹᱧ ᱡᱟᱶᱟᱭᱚᱜ ᱟᱹᱧ ᱡᱟᱶᱟᱭᱚᱜ ᱟᱹᱧ ᱢᱮᱱᱠᱷᱟᱱ ᱵᱟᱭ ᱡᱟᱶᱟᱭ ᱞᱮᱱᱟ ᱟᱨ ᱡᱟᱦᱟᱸᱭ ᱫᱚ ᱵᱟᱭ ᱨᱚᱲ ᱵᱟᱲᱟᱭᱟ ᱛᱚ ᱩᱱᱤ ᱫᱚ ᱟᱭᱢᱟ ᱴᱷᱮᱱ ᱡᱟᱶᱟᱭ ᱪᱩᱠᱟᱹᱣ ᱟᱠᱟᱱᱟ ᱟᱭᱢᱟ ᱠᱚᱲᱟ ᱦᱚᱲ ᱠᱚ ᱢᱮᱱᱟ ᱵᱟᱹᱦᱩ ᱡᱚᱝᱚᱜ ᱟᱹᱧ ᱵᱟᱹᱦᱩ ᱡᱚᱝᱚᱜ ᱟᱹᱧ ᱵᱟᱹᱦᱩ ᱡᱚᱝᱟᱜ ᱟᱭ ᱢᱮᱱᱠᱷᱟᱱ ᱵᱟᱭ ᱵᱟᱹᱦᱩ ᱫᱟᱲᱮ ᱡᱟᱶᱟᱭᱚᱜ ᱠᱟᱱᱟ ᱟᱨ ᱚᱠᱚᱭ ᱫᱚ ᱵᱟᱭ ᱨᱚᱲ ᱵᱟᱲᱟᱭᱟ ᱩᱱᱤ ᱫᱚ ᱟᱹᱰᱤ ᱩᱛᱟᱹᱨ ᱟᱹᱭᱢᱟᱹᱭ ᱢᱮᱱᱟᱜ ᱠᱚᱛᱟᱭ ᱜᱮᱭᱟ ᱟᱫᱚ ᱱᱚᱝᱠᱟᱱᱟᱜ ᱠᱟᱱᱟ ᱠᱟᱛᱷᱟ ᱚᱱᱟᱛᱮ ᱵᱚᱭᱦᱟ ᱠᱚᱧ ᱢᱮᱱ ᱠᱮᱵᱚᱱᱟ ᱟᱹᱰᱤ ᱩᱛᱟᱹᱨ ᱨᱮᱜᱮ ᱡᱮ ᱡᱟᱦᱟᱸᱭᱮ ᱨᱚᱲᱟ ᱚᱱᱟ ᱨᱚᱲ ᱢᱚᱛᱚ ᱨᱮᱫᱚ ᱟᱞᱚᱢ ᱯᱟᱹᱛᱭᱟᱹᱜᱼᱟ ᱛᱷᱚᱲᱟ ᱩᱱᱤᱭᱟᱜ ᱵᱮᱠᱜᱨᱟᱣᱩᱱᱰ ᱵᱮᱠᱜᱨᱟᱣᱩᱱᱰ ᱫᱚ ᱢᱚᱡᱽ ᱛᱮ ᱵᱟᱰᱟᱭ ᱛᱟᱭ ᱢᱮ ᱡᱮ ᱦᱚᱲ ᱠᱚᱴᱷᱮᱱ ᱦᱚᱸ ᱵᱟᱰᱟᱭ ᱛᱟᱭ ᱢᱮ ᱡᱮ ᱩᱱᱤ ᱫᱚᱭ ᱪᱮᱫ ᱞᱮᱠᱟᱱᱟ ᱩᱱᱤᱭᱟᱜ ᱠᱟᱛᱷᱟ ᱨᱮ ᱟᱞᱚ ᱜᱮᱢ ᱯᱟᱹᱛᱭᱟᱹᱜᱼᱟ ᱩᱱᱤᱭᱟᱜ ᱠᱟᱛᱷᱟ ᱨᱮ ᱮᱠᱠᱟᱞ ᱜᱮ ᱟᱞᱚᱢ ᱯᱟᱹᱛᱭᱟᱹᱜᱼᱟ᱾ ᱟᱫᱚ ᱚᱱᱟᱛᱮ ᱞᱟᱹᱴᱩ ᱠᱟᱛᱷᱟ ᱠᱟᱱᱟ ᱡᱟᱦᱟᱸᱭᱟᱜ ᱠᱟᱛᱷᱟ ᱜᱮ ᱵᱚᱞᱮ ᱯᱚᱨᱮᱨ ᱵᱩᱫᱽᱫᱷᱤ ᱛᱮ ᱟᱞᱚ ᱜᱮᱢ ᱪᱟᱞᱟᱜᱼᱟ᱾ ᱡᱚᱛᱷᱮᱥᱴᱚ ᱟᱢ ᱦᱚᱸ ᱤᱥᱥᱚᱨ ᱵᱟᱵᱟ ᱥᱮ ᱪᱟᱸᱫᱚ ᱵᱟᱵᱟ ᱥᱮ ᱥᱤᱨᱡᱟᱹᱣᱤᱡ ᱟᱹᱠᱠᱤᱞ ᱮ ᱮᱢ ᱠᱟᱣᱟᱫ ᱢᱮᱭᱟ ᱚᱱᱟ ᱟᱢᱟᱜ ᱟᱹᱠᱠᱤᱞ ᱛᱮ ᱡᱟᱦᱟᱸᱭ ᱡᱟᱪᱟᱭ ᱞᱮᱢ ᱠᱟᱛᱷᱟ ᱛᱮ ᱦᱚᱲᱟᱜ ᱠᱟᱛᱷᱟ ᱛᱮ ᱦᱚᱸ ᱟᱞᱚ ᱜᱮᱢ ᱯᱟᱹᱛᱭᱟᱹᱣᱟᱭ ᱥᱮ ᱟᱭᱟᱜ ᱢᱚᱪᱟ ᱨᱮᱱᱟᱜ ᱠᱟᱛᱷᱟ ᱛᱮ ᱦᱚᱸ ᱟᱞᱚ ᱜᱮ ᱟᱢ ᱥᱮᱫ ᱠᱷᱚᱱ ᱩᱱᱤ ᱡᱟᱸᱪ ᱞᱮᱢ ᱟᱢ ᱥᱮᱫ ᱠᱷᱚᱱ ᱩᱱᱤ ᱴᱷᱤᱠ ᱛᱮ ᱵᱟᱰᱟᱭ ᱞᱮᱢ ᱩᱱᱤᱭᱟᱜ ᱵᱮᱠᱜᱨᱟᱣᱩᱱᱰ ᱢᱚᱡᱽ ᱛᱮ ᱵᱟᱰᱟᱭ ᱢᱮ ᱛᱟᱨᱯᱚᱨ ᱜᱮ ᱩᱱᱤ ᱦᱚᱲᱟᱜ ᱠᱟᱛᱷᱟ ᱨᱮᱫᱚᱢ ᱦᱮᱸ ᱥᱟᱹᱨᱤᱭᱟᱜᱼᱟ᱾ ᱟᱭᱢᱟ ᱚᱠᱛᱮ ᱨᱮ ᱱᱮᱛᱟ ᱠᱚᱦᱚᱸ ᱠᱚ ᱢᱮᱱ ᱮᱫᱟ ᱮᱠᱫᱚᱢ ᱮᱴᱟ ᱠᱚᱨᱵᱚ ᱚᱴᱟ ᱠᱚᱨᱵᱚ ᱥᱮᱴᱟ ᱠᱚᱨᱵᱚ ᱢᱮᱱᱠᱷᱟᱱ ᱵᱟᱝ ᱠᱚ ᱠᱚᱨᱟᱣ ᱫᱟᱲᱮ ᱠᱟᱣᱫᱟ ᱜᱮᱭᱟ ᱟᱨ ᱠᱚᱛᱚ ᱦᱚᱲ ᱫᱚ ᱵᱟᱭ ᱨᱚᱲ ᱜᱮᱭᱟ ᱢᱮᱱᱠᱷᱟᱱ ᱟᱹᱰᱤ ᱩᱛᱟᱹᱨ ᱦᱚᱲᱮ ᱜᱚᱲᱚ ᱟᱠᱟᱫ ᱠᱚᱜᱮᱭᱟ ᱟᱫᱚ ᱚᱱᱟᱛᱮ ᱜᱟᱛᱮ ᱠᱚᱧ ᱢᱮᱱ ᱠᱮᱛᱟ ᱵᱚᱱᱟ ᱡᱟᱦᱟᱸᱭᱟᱜ ᱠᱟᱛᱷᱟ ᱟᱸᱡᱚᱢ ᱛᱮ ᱪᱚᱴ ᱢᱟᱨ ᱛᱮ ᱟᱞᱚᱢ ᱨᱟᱸᱜᱟᱜ ᱥᱮ ᱪᱚᱴ ᱢᱟᱨ ᱛᱮ ᱟᱞᱚᱢ ᱠᱩᱥᱤᱭᱟᱭ ᱥᱮ ᱟᱸᱡᱚᱢ ᱥᱟᱶᱛᱮ ᱟᱞᱚᱢ ᱯᱟᱸᱡᱟᱭᱮ ᱢᱟ ᱛᱚᱵᱮ ᱡᱚᱛᱚ ᱜᱟᱛᱮ ᱠᱚ ᱡᱚᱦᱟᱨ ᱡᱚᱦᱟᱨ